ᱛᱚ ᱡᱚᱦᱟᱨ ᱜᱮ ᱥᱟᱱᱟᱢ ᱜᱟᱛᱮ ᱠᱚ ᱢᱟ ᱛᱚᱵᱮ ᱟᱯᱮ ᱠᱚ ᱥᱟᱢᱟᱝ ᱨᱮ ᱟᱨ ᱢᱤᱫᱴᱟᱝ ᱵᱷᱤᱰᱭᱳ ᱟᱹᱜᱩ ᱠᱟᱛᱮᱫ ᱤᱧ ᱦᱮᱡ ᱟᱠᱟᱱᱟ ᱱᱚᱣᱟ ᱵᱷᱤᱰᱭᱳ ᱨᱮᱵᱚᱱ ᱯᱟᱲᱦᱟᱜᱼᱟ ᱯᱟᱹᱨᱥᱤ ᱯᱚᱦᱟ ᱯᱚᱛᱚᱵ ᱨᱮ ᱟᱨ ᱢᱤᱫᱴᱟᱝ ᱥᱟᱛᱟᱢ ᱥᱟᱛᱟᱢ ᱦᱚᱸᱵᱚᱱ ᱧᱮᱞᱟ ᱟᱨ ᱵᱚᱱ ᱯᱟᱲᱦᱟᱜᱼᱟ ᱟᱨ ᱱᱚᱣᱟ ᱫᱚ ᱦᱟᱸᱜ ᱛᱟᱵᱚᱱ ᱵᱳᱨᱰ ᱚᱯᱷ ᱥᱟᱱᱛᱟᱲᱤ ᱮᱰᱩᱠᱮᱥᱚᱱ ᱨᱮᱱᱟᱜ ᱦᱟᱭᱟᱨ ᱥᱴᱮᱱᱰᱟᱨᱰ ᱨᱮ ᱱᱟᱦᱟᱜ ᱛᱟᱵᱚᱱ ᱢᱮᱱᱟᱜᱼᱟ ᱟᱨ ᱵᱟᱝᱢᱟ ᱢᱮᱴᱨᱤᱠ ᱥᱴᱮᱱᱰᱟᱨᱰ ᱨᱮᱦᱚᱸ ᱠᱤᱪᱷᱩ ᱠᱤᱪᱷᱩ ᱫᱚ ᱢᱮᱱᱟᱜᱼᱟ ᱛᱟᱵᱚᱱ ᱟᱫᱚ ᱱᱟᱦᱟᱜ ᱱᱚᱣᱟ ᱵᱳᱭ ᱫᱚ ᱱᱟᱦᱟᱜ ᱠᱤᱱ ᱚᱞ ᱟᱠᱟᱫ ᱛᱟᱵᱚᱱ ᱚᱞ ᱜᱩᱨᱩ ᱵᱟᱵᱟ ᱯᱚᱱᱰᱤᱛ ᱨᱟᱹᱜᱷᱩᱱᱟᱛᱷ ᱢᱩᱨᱢᱩ ᱛᱤᱠᱤᱱ ᱟᱨ ᱛᱮᱦᱮᱧ ᱫᱚᱵᱚᱱ ᱯᱟᱲᱦᱟᱜᱼᱟ ᱪᱮᱫ ᱥᱟᱠᱟᱢ ᱪᱮᱬᱮ ᱟᱨ ᱦᱟᱹᱛᱤ ᱛᱚ ᱱᱮᱦᱚᱨᱚᱜ ᱠᱟᱹᱱᱟᱹᱧ ᱮᱛᱚᱦᱚᱵ ᱢᱟᱲᱟᱝ ᱨᱮ ᱡᱮᱢᱚᱱ ᱵᱷᱤᱰᱤᱭᱳ ᱫᱚ ᱢᱩᱪᱟᱹᱫ ᱵᱷᱳᱨ ᱵᱚᱱ ᱧᱮᱞ ᱢᱟ ᱟᱨ ᱚᱠᱟ ᱠᱚᱨᱮ ᱵᱟᱵᱚᱱ ᱵᱩᱡᱷᱟᱹᱣ ᱫᱟᱲᱮᱭᱟᱜ ᱪᱚ ᱚᱠᱟᱨᱮ ᱵᱟᱵᱚ ᱪᱮᱫ ᱠᱚ ᱛᱟᱦᱮᱸᱭᱮᱱᱟ ᱮᱴᱠᱮᱴᱚᱬᱮ ᱚᱱᱟ ᱠᱚᱫᱚ ᱦᱟᱸᱜ ᱛᱟᱵᱚᱱ ᱠᱚᱢᱮᱱᱴ ᱥᱮᱠᱥᱚᱱ ᱨᱮᱵᱚᱱ ᱡᱚᱲᱟᱭ ᱢᱟ ᱟᱫᱚ ᱫᱮᱞᱟ ᱵᱚᱱ ᱛᱚᱵᱮ ᱵᱚᱱ ᱮᱦᱚᱵᱟ ᱪᱮᱫ ᱢᱮᱱᱟᱜᱼᱟ ᱚᱱᱟ ᱥᱟᱠᱟᱢ ᱪᱮᱬᱮ ᱟᱨ ᱦᱟᱹᱛᱤᱭᱟᱜ ᱠᱟᱛᱷᱟ ᱪᱮᱫ ᱢᱮᱱᱟᱜᱼᱟ ᱚᱸᱰᱮ ᱛᱚ ᱫᱮᱞᱟᱵᱚᱱ ᱢᱤᱫ ᱵᱩᱨᱩ ᱨᱮ ᱢᱤᱫᱴᱟᱱ ᱦᱟᱹᱛᱤᱭᱮ ᱛᱟᱦᱮᱸ ᱠᱟᱱᱟ ᱩᱱᱤ ᱫᱚ ᱟᱹᱰᱤ ᱮ ᱫᱷᱤᱨᱟᱹᱴᱟ ᱟᱨ ᱵᱟᱝᱢᱟ ᱢᱤᱫ ᱞᱮᱠᱟ ᱦᱤᱥᱟᱹᱵ ᱛᱮ ᱜᱷᱮᱨᱟ ᱦᱚᱸ ᱵᱚᱱ ᱢᱮᱛᱟ ᱟᱠᱚᱣᱟ ᱱᱟᱦᱟᱜ ᱞᱮᱡᱽᱨᱟ ᱩᱱᱠᱩ ᱱᱟᱦᱟᱜ ᱪᱤᱞᱤ ᱦᱚᱸ ᱵᱟᱭ ᱵᱚᱛᱚᱨ ᱟᱠᱚᱣᱟ ᱚᱱᱟ ᱵᱩᱨᱩ ᱟᱲᱮ ᱨᱮ ᱢᱤᱫ ᱢᱤᱫ ᱱᱟᱱᱦᱟ ᱥᱟᱺᱦᱤᱡ ᱥᱟᱨᱡᱚᱢ ᱫᱟᱨᱮ ᱨᱮ ᱵᱟᱨᱭᱟ ᱥᱟᱠᱟᱢ ᱪᱮᱬᱮ ᱠᱤᱱ ᱛᱩᱠᱟᱹ ᱞᱮᱫ ᱟ ᱟᱨ ᱚᱸᱰᱮ ᱠᱤᱱ ᱦᱚᱯᱚᱱ ᱞᱮᱫ ᱠᱚᱣᱟ᱾ ᱩᱱᱤ ᱫᱷᱤᱨᱟᱹᱴ ᱦᱟᱹᱛᱤ ᱫᱚ ᱦᱮᱡ ᱠᱟᱛᱮ ᱚᱱᱟ ᱫᱟᱨᱮ ᱨᱮ ᱜᱚᱜ ᱜᱟᱥᱟᱨᱚᱜ ᱮ ᱮᱦᱚᱵ ᱮᱱᱟ ᱟᱨ ᱵᱟᱝᱢᱟ ᱜᱟᱥᱟᱣ ᱱᱟᱦᱟᱜ ᱮ ᱮᱦᱚᱵ ᱮᱱᱟ᱾ ᱫᱟᱨᱮ ᱫᱚ ᱟᱹᱰᱤ ᱫᱷᱚᱯᱚᱴ ᱦᱤᱞᱟᱹᱣ ᱮᱱᱟ᱾ ᱥᱟᱠᱟᱢ ᱪᱮᱬᱮ ᱭᱟᱜ᱾ ᱛᱩᱠᱟᱹ ᱫᱚ ᱞᱮᱣᱫᱟ ᱞᱟᱹᱛᱤᱧ ᱮᱱᱟ ᱦᱚᱯᱚᱱ ᱠᱚ ᱧᱩᱨ ᱩᱛᱟᱹᱨᱚᱜ ᱞᱮᱠᱟ᱾ ᱢᱟᱱᱮ ᱱᱟᱦᱟᱜ ᱦᱟᱹᱛᱤ ᱡᱮᱦᱮᱛᱩᱭ ᱜᱟᱥᱟᱣ ᱮᱱᱟ ᱩᱱ ᱢᱟᱨᱟᱝ ᱡᱤᱵᱽ ᱮᱱᱠᱷᱟᱱ ᱱᱟᱱᱦᱟ ᱫᱟᱨᱮ ᱠᱟᱱᱟ ᱮᱱᱠᱷᱟᱱ ᱚᱱᱟ ᱢᱟ ᱛᱩᱠᱟᱹ ᱢᱟ ᱞᱮᱣᱫᱟ ᱞᱟᱹᱛᱤᱧ ᱩᱛᱟᱹᱨ ᱮᱱᱟ ᱥᱮ ᱵᱟᱝᱟ ᱩᱱ ᱢᱟᱨᱟᱝ ᱡᱤᱵᱽ ᱚᱸᱰᱮᱢ ᱜᱟᱥᱟᱣ ᱠᱷᱟᱱ ᱢᱟ ᱡᱟᱦᱟᱸ ᱞᱮᱵᱮᱡ ᱮ ᱥᱚᱠᱛᱚ ᱜᱮ ᱦᱤᱞᱟᱹᱜ ᱟᱭ ᱵᱟᱝᱟ ᱨᱩᱠᱩᱜ ᱜᱮᱭᱟ ᱛᱚ ᱚᱱᱟ ᱜᱮ ᱱᱟᱦᱟᱜ ᱠᱤᱱ ᱞᱟᱹᱭ ᱟᱠᱟᱫᱼᱟ ᱥᱟᱠᱟᱢ ᱪᱮᱬᱮ ᱟᱹᱰᱤ ᱠᱤᱱ ᱵᱚᱛᱚᱨ ᱮᱱᱟ ᱟᱨ ᱠᱤᱱ ᱩᱰᱩᱜ ᱮᱱᱟ ᱟᱫᱚ ᱦᱟᱹᱛᱤ ᱠᱤᱱ ᱢᱮᱛᱟᱭ ᱠᱟᱱᱟ ᱮ ᱦᱟᱹᱛᱤ ᱨᱟᱡᱟ ᱱᱮᱦᱚᱨᱚᱫ ᱢᱮᱭᱟᱞᱤᱧ ᱱᱚᱣᱟ ᱫᱟᱨᱮ ᱨᱮ ᱟᱹᱞᱤᱧ ᱨᱤᱱ ᱦᱚᱯᱚᱱ ᱢᱮᱱᱟᱜ ᱠᱚᱣᱟ ᱟᱢᱮᱢ ᱜᱟᱥᱟᱨᱚᱜ ᱠᱟᱱᱟ ᱛᱩᱠᱟᱹ ᱟᱹᱰᱤ ᱟᱸᱴ ᱦᱤᱞᱟᱹᱣᱜ ᱠᱟᱱᱟ ᱦᱚᱯᱚᱱ ᱠᱚ ᱱᱟᱦᱟᱜ ᱠᱚ ᱧᱩᱨ ᱜᱩᱡᱩᱜ ᱛᱟᱹᱞᱤᱧᱟ ᱟᱞᱚᱢ ᱜᱟᱥᱟᱣᱜᱼᱟ ᱟᱨ ᱵᱟᱝᱢᱟ ᱜᱟᱥᱟᱨᱚᱜᱼᱟ᱾ ᱟᱹᱠᱤᱱ ᱫᱚ ᱱᱟᱦᱟᱜ ᱠᱤᱱ ᱥᱟᱠᱟᱢ ᱪᱮᱬᱮ ᱫᱚ ᱱᱟᱦᱟᱜ ᱠᱤᱱ ᱢᱟᱱᱟᱭᱮ ᱠᱟᱱᱟ ᱱᱟᱦᱟᱜ ᱦᱟᱹᱛᱤ ᱡᱮᱦᱮᱛᱩ ᱚᱸᱰᱮ ᱟᱹᱠᱤᱱᱟᱜ ᱛᱩᱠᱟᱹ ᱢᱮᱱᱟᱜᱼᱟ ᱟᱨ ᱵᱟᱝ ᱦᱚᱯᱚᱱ ᱠᱤᱱ ᱢᱮᱱᱟᱜ ᱠᱚᱣᱟ ᱛᱟᱠᱚ᱾ ᱮᱱᱠᱷᱟᱱ ᱫᱚ ᱚᱱᱟ ᱛᱮᱜᱮ ᱱᱟᱦᱟᱜ ᱠᱤᱱ ᱢᱟᱱᱟᱭᱮ ᱠᱟᱱᱟ ᱤᱱᱟᱹ ᱛᱟᱭᱚᱢ ᱪᱮᱫ ᱪᱤᱠᱟᱹᱭᱮᱱᱟ ᱧᱮᱞ ᱟᱵᱚᱱ ᱫᱷᱤᱨᱟᱹᱰ ᱦᱟᱹᱛᱤ ᱮᱫᱽᱨᱮ ᱜᱚᱫ ᱮᱱᱟ ᱢᱮᱱ ᱠᱮᱫ ᱟᱭ ᱟᱹᱵᱤᱱ ᱤᱧ ᱵᱤᱱ ᱢᱟᱱᱟᱭᱤᱧᱟᱹ ᱦᱚᱯᱚᱱ ᱠᱚ ᱡᱟᱦᱟᱸᱭᱮᱱ ᱜᱮ ᱟᱯᱮ ᱱᱚᱝᱠᱟᱱ ᱪᱮᱬᱮ ᱡᱤᱣᱤᱫ ᱠᱟᱛᱮ ᱦᱚᱸ ᱪᱮᱫ ᱦᱚᱲ ᱦᱚ᱾ ᱤᱧ ᱫᱚᱧ ᱜᱟᱥᱟᱣ ᱜᱮᱭᱟ ᱫᱟᱨᱮ ᱦᱚᱧ ᱦᱤᱞᱟᱹᱣ ᱜᱮᱭᱟ᱾ ᱤᱱᱟᱹᱜ ᱠᱷᱟᱱ ᱜᱮ ᱪᱮᱬᱮ ᱪᱮᱫ ᱵᱤᱱ ᱪᱮᱠᱟᱭᱤᱧᱟ ᱱᱟᱦᱟᱜ ᱮ ᱠᱩᱞᱤᱭᱮᱫ ᱵᱮᱱᱟ ᱪᱮᱫ ᱵᱤᱱ ᱪᱮᱠᱟᱭᱤᱧᱟ ᱢᱟᱥᱮ? ᱤᱧ ᱜᱮ ᱥᱟᱵ ᱠᱟᱛᱮᱫ ᱪᱤᱠᱟᱹᱧᱟ ᱵᱤᱱ ᱤᱧ ᱢᱟ ᱩᱱ ᱢᱟᱨᱟᱝ ᱡᱤᱵᱽ ᱠᱟᱹᱱᱟᱹᱧ ᱱᱟᱦᱟᱜ ᱟᱡᱟᱜ ᱱᱟᱦᱟᱜ ᱚᱱᱟ ᱞᱮᱡᱽᱨᱟ ᱟᱨ ᱵᱟᱝᱢᱟ ᱜᱷᱮᱨᱟ ᱱᱤᱛᱤ ᱠᱚᱬ ᱠᱚ ᱚᱱᱟ ᱩᱲᱤᱭᱟ ᱛᱮ ᱱᱟᱦᱟᱜ ᱠᱚ ᱢᱮᱱᱟ ᱫᱷᱚᱢᱠᱟᱣ ᱟᱫᱮ ᱠᱷᱟᱱ ᱠᱚᱬ ᱠᱚᱨᱯᱮ ᱠᱚᱬ ᱠᱚᱨᱤ ᱯᱚᱠᱮ ᱵᱳ ᱫᱮᱠᱷᱮᱭᱟ ᱠᱚᱨᱤ ᱠᱮ ᱫᱮᱠᱷᱟ ᱚᱱᱟ ᱱᱟᱦᱟᱜ ᱟᱫᱚ ᱛᱟᱹᱦᱩᱭ ᱮᱫᱽᱨᱮ ᱛᱮ ᱜᱟᱥᱟᱣ ᱮᱱᱟ ᱛᱟᱹᱦᱩ ᱛᱩᱠᱟᱹ ᱦᱚᱸ ᱛᱟᱹᱦᱩ ᱞᱮᱣᱫᱟ ᱞᱟᱹᱛᱤᱧ ᱮᱱᱟ ᱥᱟᱠᱟᱢ ᱪᱮᱬᱮ ᱟᱹᱰᱤ ᱛᱮᱫ ᱠᱤᱱ ᱮᱫᱽᱨᱮᱭᱮᱱᱟ᱾ ᱵᱩᱫᱷᱤ ᱦᱚᱸ ᱠᱤᱱ ᱠᱩᱲᱟᱹᱣ ᱜᱚᱫ ᱠᱮᱫᱼᱟ᱾ ᱟᱫᱚ ᱦᱟᱹᱛᱤ ᱠᱤᱱ ᱢᱮᱛᱟᱭ ᱟᱫᱮᱭᱟ, ᱦᱟᱹᱛᱤ ᱨᱟᱡᱟ ᱟᱹᱞᱤᱧ ᱞᱤᱧ ᱱᱮᱦᱚᱨ ᱠᱮᱫ ᱢᱮᱭᱟ ᱟᱢ ᱵᱟᱢ ᱟᱸᱡᱚᱢ ᱞᱮᱫᱼᱟ᱾ ᱦᱚᱲ ᱢᱮᱱᱛᱮ ᱦᱚᱲ ᱞᱮᱠᱟ ᱵᱟᱢ ᱢᱮᱛᱟᱫ ᱞᱮᱭᱟ ᱞᱮ ᱞᱤᱧᱟ᱾ ᱵᱟᱢ ᱢᱮᱛᱟᱫ ᱞᱤᱧᱟ ᱟᱨ ᱦᱚᱸᱢ ᱦᱤᱞᱟᱹᱣᱮᱫ ᱜᱮᱭᱟ ᱟᱫ ᱟᱫᱚ ᱟᱞᱚᱢ ᱦᱤᱞᱟᱹᱣ ᱵᱟᱝ ᱠᱷᱟᱱ ᱟᱢ ᱦᱚᱸ ᱞᱤᱧ ᱦᱤᱞᱟᱹᱣ ᱜᱚᱫ ᱠᱟᱢᱟ ᱟᱹᱠᱤᱱ ᱯᱟᱹᱨᱤ ᱠᱤᱱ ᱢᱮᱛᱟᱭ ᱠᱟᱱᱟ ᱟᱢ ᱢᱟ ᱟᱢ ᱞᱤᱧ ᱢᱟᱱᱟᱭᱮᱫ ᱢᱮᱭᱟ ᱱᱮᱦᱚᱨ ᱠᱮᱫ ᱢᱮᱭᱟ ᱞᱤᱧ ᱡᱮᱢᱚᱱ ᱟᱞᱚ ᱵᱤᱱ ᱦᱤᱞᱟᱹᱣᱟ ᱦᱟᱹᱛᱤ ᱨᱟᱡᱟ ᱠᱟᱱᱟ ᱵᱤᱱ ᱟᱹᱵᱤᱱ ᱢᱟᱨᱟᱝ ᱡᱤᱵᱚ ᱠᱟᱱᱟ ᱟᱹᱞᱤᱧ ᱡᱮᱦᱮᱛᱩ ᱞᱤᱧ ᱦᱩᱰᱤᱧ ᱡᱤᱵᱚ ᱠᱟᱱᱟ

ᱛᱟᱹᱦᱩᱸᱭ ᱮᱫᱽᱨᱮ ᱛᱮ ᱫᱟᱨᱮ ᱦᱤᱞᱟᱹᱣ ᱮ ᱪᱷᱩᱴᱟᱹᱣ ᱮᱱᱟ᱾ ᱚᱱᱮ ᱱᱟᱦᱟᱜ ᱜᱷᱮᱨᱟ ᱱᱤᱛᱤ ᱱᱟᱦᱟᱜ ᱡᱟᱦᱟᱸ ᱞᱮᱡᱽᱨᱟ ᱱᱤᱛᱤ ᱱᱟᱦᱟᱜ ᱩᱰᱤᱭᱟ ᱢᱮᱱ ᱠᱟᱛᱷᱟ ᱫᱚᱧ ᱢᱮᱱ ᱠᱮᱫ ᱞᱮᱠᱟ ᱠᱚᱨᱜᱤ ᱫᱮᱠᱷᱟᱱᱤ ᱛᱚᱨ ᱠᱮᱛᱮ ᱵᱚᱲ ᱚᱪᱤ ᱠᱮᱛᱮ ᱫᱚᱢ ᱚᱪᱤ ᱚᱱᱟ ᱜᱮ ᱱᱟᱦᱟᱜ ᱟᱡ ᱦᱚᱸᱭ ᱢᱮᱱᱮᱜᱼᱟ ᱱᱟᱦᱟᱜ ᱦᱟᱹᱛᱤ ᱱᱟᱦᱟᱜ ᱱᱚᱰᱮ ᱦᱚᱸ ᱢᱟᱥᱮ ᱟᱹᱵᱤᱱ ᱤᱧ ᱵᱤᱱ ᱦᱤᱞᱟᱹᱣ ᱤᱧᱟ ᱢᱟᱥᱮ ᱦᱤᱞᱟᱹᱣ ᱟᱛᱮᱫ ᱪᱮᱫ ᱵᱤᱱ ᱪᱤᱠᱟᱹ ᱫᱟᱲᱮᱭᱟᱹᱧ ᱠᱟᱱᱟ ᱪᱤᱠᱟᱹᱧ ᱵᱤᱱ ᱥᱟᱠᱟᱢ ᱪᱮᱬᱮ ᱠᱤᱱ ᱫᱚ ᱟᱫᱚ ᱦᱟᱹᱛᱤ ᱴᱷᱮᱱ ᱦᱩᱡ ᱢᱟᱨ ᱢᱟᱱᱮ ᱱᱟᱦᱟᱜ ᱴᱟᱴᱠᱟ ᱢᱟᱨ ᱛᱮᱠᱤᱱ ᱩᱰᱟᱹᱣ ᱟᱬᱜᱚ ᱮᱱᱟ᱾ ᱤᱱᱤᱭᱟᱜ ᱵᱟᱱᱟ ᱞᱩᱛᱩᱨ ᱨᱮᱠᱤᱱ ᱥᱚᱵᱚᱜ ᱵᱚᱞᱚ ᱜᱚᱫ ᱮᱱᱟ᱾ ᱟᱨᱠᱤᱱ ᱯᱷᱟᱴᱟᱯᱷᱚᱴᱚ ᱮᱱᱟ᱾ ᱦᱟᱹᱛᱤ ᱟᱹᱰᱤ ᱜᱚᱲ ᱜᱮ ᱦᱟᱹᱥᱩ ᱠᱮᱫᱮᱭᱟ᱾ ᱵᱟᱭ ᱴᱟᱨᱦᱟᱣ ᱫᱟᱲᱮᱭᱟᱫᱼᱟ᱾ ᱵᱚᱦᱚᱜ ᱤᱨᱪᱤ ᱠᱟᱛᱮ ᱞᱮᱣᱫᱟ ᱟᱹᱪᱩᱨ ᱮᱱᱟᱭ᱾ ᱪᱮᱬᱮ ᱠᱤᱱ ᱛᱟᱹᱦᱩ ᱠᱤᱱ ᱯᱷᱟᱴᱟᱯᱷᱚᱴᱚ ᱠᱮᱫᱮᱭᱟ᱾ ᱦᱟᱹᱛᱤ ᱵᱟᱭ᱾ ᱦᱟᱹᱛᱤ ᱦᱚᱸᱭ ᱛᱟᱣᱟᱜ ᱛᱟᱨᱥᱮᱭᱮᱱᱟ ᱟᱨ ᱮ ᱞᱟᱸᱜᱟ ᱥᱟᱭᱮᱱᱟ᱾ ᱪᱮᱫ ᱦᱚᱸ ᱵᱟᱭ ᱫᱟᱜ ᱫᱤᱥᱟᱹ ᱫᱟᱲᱮᱭᱟᱫᱼᱟ᱾ ᱨᱟᱜ ᱟᱛᱮ ᱟᱫᱚ ᱢᱮᱱ ᱠᱮᱫᱼᱟ ᱮ ᱪᱮᱬᱮ ᱨᱟᱡᱟ ᱟᱹᱠᱤᱱ ᱴᱷᱮᱱ ᱯᱟᱹᱨᱤ ᱱᱟᱦᱟᱜ ᱮ ᱱᱮᱦᱚᱨᱚᱜ ᱠᱟᱱᱟ ᱮ ᱪᱮᱬᱮ ᱨᱟᱡᱟ ᱤᱠᱟᱹ ᱠᱟᱹᱧ ᱵᱤᱱ ᱟᱹᱵᱤᱱ ᱦᱚᱸ ᱵᱤᱱ ᱢᱟᱨᱟᱝ ᱦᱚᱲ ᱠᱟᱱ ᱜᱮᱭᱟ᱾ ᱟᱫᱚ ᱟᱹᱵᱤᱱᱟᱜ ᱫᱟᱨᱮ ᱛᱤᱥ ᱦᱚᱸ ᱵᱟᱹᱧ ᱜᱟᱥᱟᱣᱜᱼᱟ ᱟᱨ ᱦᱤᱞᱟᱹᱣ ᱦᱚᱸ ᱵᱟᱹᱧ ᱦᱤᱞᱟᱹᱣᱜᱼᱟ ᱢᱟ ᱤᱠᱟᱹ ᱠᱟᱹᱧ ᱵᱤᱱ᱾ ᱠᱷᱟᱱ ᱜᱮ ᱥᱟᱠᱟᱢ ᱪᱮᱬᱮ ᱠᱤᱱ ᱩᱰᱟᱹᱣ ᱚᱰᱚᱠ ᱮᱱᱟ ᱦᱟᱹᱛᱤ ᱵᱟᱵᱵᱟ ᱢᱮᱱᱟᱛᱮ᱾ ᱢᱮᱱ ᱠᱟᱛᱮ᱾ ᱧᱤᱨ ᱩᱛᱟᱹᱨ ᱮᱱᱟ ᱥᱟᱠᱟᱢ ᱪᱮᱬᱮ ᱦᱚᱯᱚᱱ ᱠᱤᱱ ᱵᱟᱧᱪᱟᱣ ᱠᱮᱫ ᱠᱚᱣᱟ ᱟᱫᱚ ᱱᱚᱣᱟ ᱥᱟᱛᱟᱢ ᱫᱚ ᱦᱟᱸᱜ ᱱᱚᱰᱮ ᱢᱩᱪᱟᱹᱫ ᱠᱟᱜᱼᱟ ᱟᱨ ᱢᱩᱪᱟᱹᱫ ᱨᱮ ᱦᱟᱸᱜ ᱱᱤᱱᱟᱹᱜ ᱤᱧ ᱢᱮᱱᱟ ᱡᱮᱢᱚᱱ ᱡᱟᱦᱟᱸ ᱛᱤᱱ ᱢᱟᱨᱟᱝ ᱡᱤᱵᱽ ᱠᱟᱱᱟᱭ ᱪᱮ ᱵᱟᱝᱢᱟ ᱦᱚᱲ ᱠᱟᱱ ᱜᱮ ᱱᱚᱜᱼᱚ ᱱᱟ ᱞᱮᱡᱽᱨᱟ ᱜᱚᱲᱚ ᱫᱚ ᱵᱟᱵᱚ ᱫᱚᱦᱚᱭᱟ ᱡᱮᱢᱚᱱ ᱚᱱᱟ ᱪᱮᱫ ᱠᱚ ᱢᱮᱱᱟ ᱳᱰᱤᱭᱟ ᱛᱮ